ᱥᱟᱱᱟᱢ ᱧᱮᱧᱮᱞᱤᱭᱟᱹ ᱵᱚᱭᱦᱟ ᱠᱚ ᱡᱚᱦᱟᱨ ᱜᱮ ᱛᱟᱵᱚ ᱟᱨ ᱟᱥᱟᱭᱟᱹᱧ ᱟᱯᱮ ᱠᱚᱦᱚᱸ ᱱᱟᱯᱟᱭ ᱨᱮᱜᱮ ᱢᱮᱱᱟᱜ ᱯᱮᱭᱟ ᱤᱧ ᱦᱚᱸ ᱛᱟᱵᱚ ᱱᱟᱯᱟᱭ ᱨᱮᱜᱮ ᱢᱮᱱᱟᱜ ᱟᱠᱟᱫᱤᱧᱟ ᱟᱨ ᱱᱚᱛᱮ ᱱᱚᱜᱼᱚᱭ ᱵᱟᱲᱜᱮ ᱥᱮᱫ ᱨᱤᱧ ᱚᱰᱚᱠ ᱟᱠᱟᱱᱟ ᱛᱟᱵᱚ ᱱᱚᱜᱼᱚᱭ ᱯᱮ ᱧᱮᱞᱮᱜᱼᱟ ᱵᱟᱲᱜᱮ ᱦᱟᱱᱟ ᱯᱟᱥᱴᱟ ᱨᱮᱫᱚ ᱵᱟᱹᱫᱽ ᱢᱮᱱᱟᱜᱼᱟ ᱫᱮᱞᱟ ᱵᱚᱱ ᱚᱱᱛᱮ ᱦᱚᱸᱵᱚᱱ ᱫᱟᱬᱟ ᱟᱹᱜᱩ ᱧᱚᱜᱟ ᱟᱫᱚ ᱟᱹᱰᱤ ᱫᱤᱱ ᱦᱩᱭᱮᱱ ᱛᱟᱦᱮᱸᱫ ᱵᱚᱭᱦᱟ ᱠᱚ ᱟᱹᱰᱤ ᱫᱤᱱ ᱛᱟᱭᱚᱢ ᱢᱮᱱ ᱫᱚ ᱟᱹᱰᱤ ᱫᱤᱱ ᱛᱟᱭᱚᱢ ᱫᱟᱜ ᱡᱟᱹᱯᱩᱫ ᱧᱚᱜ ᱟᱠᱟᱫᱼᱟᱭ ᱱᱚᱜᱼᱚᱭ ᱯᱟᱸᱪ ᱪᱷᱚ ᱫᱤᱱ ᱜᱟᱱ ᱦᱩᱭᱮᱱᱟ ᱟᱨ ᱵᱟᱹᱫᱽ ᱵᱟᱹᱭᱦᱟᱹᱲ ᱠᱚᱦᱚᱸ ᱯᱮᱨᱮᱡᱚᱜ ᱠᱟᱱᱟ ᱱᱤᱛᱚᱝ ᱫᱚ ᱯᱮᱨᱮᱡ ᱩᱛᱟᱹᱨ ᱠᱟᱱᱟ ᱯᱮᱨᱮᱡᱚᱜ ᱠᱟᱱᱟ ᱫᱚ ᱵᱟᱝᱟ ᱯᱮᱨᱮᱡ ᱩᱛᱟᱹᱨ ᱠᱟᱱᱟ ᱟᱨ ᱵᱟᱹᱫᱽ ᱠᱟᱹᱢᱤ ᱠᱚᱦᱚᱸ ᱪᱟᱹᱞᱩ ᱠᱟᱱᱟ ᱱᱤᱛᱚᱝ ᱫᱚ ᱱᱚᱜᱼᱚᱸᱭ ᱱᱚᱛᱮ ᱵᱚᱱ ᱧᱮᱞ ᱫᱟᱲᱮᱭᱟᱜᱼᱟ ᱱᱚᱜᱼᱚᱸᱭ ᱢᱩᱱ ᱟᱞᱮᱭᱟᱜ ᱰᱷᱚᱲᱟ ᱠᱚ ᱯᱮᱨᱮᱡ ᱠᱟᱱᱟ ᱚᱱᱟ ᱦᱟᱱᱟ ᱥᱟᱦᱟᱨ ᱨᱮ ᱵᱟᱹᱫᱽ ᱚᱱᱟ ᱵᱟᱹᱫᱽ ᱦᱚᱸ ᱠᱚ ᱞᱚᱥᱚᱫ ᱠᱟᱜᱼᱟ ᱫᱟᱫᱟ ᱛᱟᱠᱚ ᱠᱚ ᱞᱚᱥᱚᱫ ᱠᱟᱜᱼᱟ ᱨᱚᱦᱚᱭ ᱠᱟᱱᱟ ᱠᱚ ᱚᱱᱟ ᱯᱟᱪᱷᱞᱟᱹ ᱥᱮᱫ ᱨᱮ ᱟᱨ ᱢᱟᱲᱟᱝ ᱢᱟ ᱚᱱᱠᱟ ᱫᱟᱜ ᱡᱟᱹᱯᱩᱫ ᱜᱮ ᱵᱟᱭ ᱦᱩᱭ ᱞᱮᱱ ᱛᱟᱦᱮᱸᱫ ᱡᱟᱦᱟᱸ ᱤᱫᱤ ᱠᱟᱛᱮᱫ ᱪᱮᱫ ᱠᱟᱹᱢᱤ ᱠᱚ ᱱᱟᱥᱮ ᱛᱟᱭᱚᱢ ᱞᱮᱱ ᱛᱟᱦᱮᱸᱫ ᱱᱮᱛᱟᱨ ᱱᱮᱛᱟᱨ ᱜᱮ ᱫᱟᱜ ᱟᱠᱟᱫ ᱟᱭ ᱯᱟᱸᱪ ᱥᱟᱛ ᱫᱤᱱ ᱦᱩᱭᱱᱟ ᱡᱟᱦᱳ ᱟᱹᱰᱤ ᱨᱟᱹᱥᱠᱟᱹ ᱨᱮᱭᱟᱜ ᱠᱟᱛᱷᱟ ᱚᱱᱟ ᱢᱟᱲᱟᱝ ᱨᱮᱫᱚ ᱵᱟᱹᱫᱽ ᱠᱚ ᱨᱚᱦᱚᱲᱚᱜ ᱞᱮᱠᱟ ᱚᱵᱚᱥᱛᱷᱟ ᱦᱩᱭ ᱩᱛᱟᱹᱨ ᱞᱮᱱᱟ ᱵᱷᱟᱹᱵᱤᱭᱮᱫ ᱛᱟᱦᱮᱸᱫ ᱞᱮ ᱵᱷᱟᱹᱵᱤᱭᱮᱫ ᱠᱟᱱ ᱛᱟᱦᱮᱸᱫ ᱱᱮᱥ ᱫᱚ ᱪᱟᱥ ᱠᱚ ᱜᱟᱱᱚᱜ ᱟᱥᱮ ᱵᱟᱝᱟ ᱡᱟᱦᱳ ᱛᱟᱭᱚᱢ ᱛᱟᱭᱚᱢ ᱛᱮ ᱨᱮᱦᱚᱸ ᱫᱟᱜ ᱠᱮᱜ ᱟᱭ ᱟᱹᱰᱤ ᱨᱟᱹᱥᱠᱟᱹ ᱨᱮᱭᱟᱜ ᱠᱟᱛᱷᱟ ᱠᱟᱱᱟ ᱟᱨ ᱱᱤᱛᱚᱝ ᱟᱹᱰᱤ ᱡᱳᱨ ᱥᱳᱨ ᱟᱛᱳ ᱨᱮᱦᱚᱸ ᱠᱟᱹᱢᱤ ᱠᱚ ᱪᱟᱹᱞᱩ ᱟᱠᱟᱱᱟ ᱵᱟᱹᱫᱽ ᱠᱟᱹᱢᱤ ᱠᱚ ᱵᱟᱹᱭᱦᱟᱹᱲ ᱠᱟᱹᱢᱤ ᱠᱚ ᱱᱚᱜᱼᱚᱭ ᱠᱟᱬᱦᱟᱱ ᱠᱚ ᱦᱮᱲᱦᱮᱫ ᱠᱚ ᱨᱚᱦᱚᱭ ᱠᱚ ᱢᱤᱫ ᱫᱷᱟᱣ ᱛᱮ ᱱᱤᱛᱚᱝ ᱫᱚ ᱪᱟᱹᱞᱩ ᱟᱠᱟᱱᱟ ᱵᱚᱭᱦᱟ ᱠᱚ ᱟᱨ ᱟᱛᱳ ᱫᱤᱥᱚᱢ ᱨᱮᱭᱟᱜ ᱠᱟᱛᱷᱟ ᱢᱟᱵᱚ ᱵᱟᱰᱟᱭ ᱜᱮᱭᱟ ᱟᱛᱳ ᱫᱤᱥᱚᱢ ᱨᱮᱢᱟ ᱠᱟᱹᱢᱤ ᱢᱟᱱᱮ ᱫᱚ ᱪᱮᱫ ᱵᱟᱹᱫᱽ ᱠᱟᱹᱢᱤ ᱡᱟᱹᱥᱛᱤ ᱱᱤᱛᱚᱝ ᱫᱟᱜ ᱫᱤᱱ ᱵᱟᱵᱚ ᱧᱮᱞᱟ ᱪᱟᱥ ᱪᱮᱛᱟᱱ ᱨᱮᱜᱮ ᱟᱛᱳ ᱫᱤᱥᱚᱢ ᱢᱟ ᱡᱟᱹᱥᱛᱤ ᱵᱚᱱ ᱱᱤᱨᱵᱷᱚᱨᱚᱜᱼᱟ ᱟᱨ ᱴᱷᱤᱠ ᱵᱮᱲᱟ ᱨᱮ ᱫᱟᱜ ᱠᱚ ᱵᱟᱭ ᱦᱩᱭᱩᱜ ᱠᱷᱟᱱ ᱢᱟ ᱟᱹᱰᱤ ᱫᱩᱠ ᱨᱮᱭᱟᱜ ᱠᱟᱛᱷᱟ ᱢᱮᱱᱠᱷᱟᱱ ᱱᱮᱥ ᱡᱟᱦᱳ ᱛᱟᱭᱚᱢ ᱛᱟᱭᱚᱢ ᱛᱮ ᱨᱮᱦᱚᱸ ᱫᱟᱜ ᱠᱮᱜ ᱟᱭ ᱟᱹᱰᱤ ᱨᱟᱹᱥᱠᱟᱹ ᱨᱮᱭᱟᱜ ᱠᱟᱛᱷᱟ ᱟᱨ ᱠᱟᱹᱢᱤ ᱠᱚᱦᱚᱸ ᱪᱟᱹᱞᱩᱭᱮᱱᱟ ᱪᱟᱸᱫᱚ ᱵᱚᱸᱜᱟ ᱦᱚᱸ ᱟᱹᱰᱤ ᱟᱹᱰᱤ ᱥᱟᱨᱦᱟᱣ ᱱᱤᱛᱚᱝ ᱠᱟᱹᱢᱤ ᱯᱟᱨᱚᱢ ᱦᱚᱪᱚᱭᱟᱵᱚᱱ ᱠᱟᱱᱟᱭ ᱛᱟᱭᱚᱢ ᱵᱮᱲᱟ ᱛᱮ ᱪᱮᱫ ᱪᱤᱠᱟᱹᱜᱼᱟ ᱵᱟᱭ ᱨᱚᱲᱚᱜᱚᱜᱼᱟ ᱯᱚᱴ ᱨᱮᱭᱟᱜ ᱡᱚᱦᱚᱜ ᱠᱚᱫᱚ ᱢᱮᱱᱠᱷᱟᱱ ᱱᱤᱛᱚᱝ ᱟᱜ ᱡᱟᱦᱟᱸ ᱧᱮᱞᱚᱜᱚᱜ ᱠᱟᱱᱟ ᱱᱤᱭᱟᱹ ᱫᱟᱜ ᱛᱮᱜᱮ ᱠᱟᱹᱢᱤ ᱠᱚᱫᱚ ᱱᱟᱦᱟᱜ ᱵᱟᱹᱫᱽ ᱵᱟᱹᱭᱦᱟᱹᱲ ᱦᱮᱲᱦᱮᱫ ᱨᱚᱦᱚᱭ ᱠᱚᱫᱚ ᱯᱟᱨᱚᱢ ᱜᱚᱫᱚᱜ ᱞᱮᱠᱟ ᱵᱩᱡᱷᱟᱹᱜ ᱠᱟᱱᱟ ᱟᱥᱟᱜ ᱠᱟᱱᱟ ᱯᱟᱞᱮᱱᱚᱜ ᱱᱮᱥ ᱦᱚᱸ ᱱᱟᱯᱟᱭ ᱛᱮᱜᱮ ᱛᱟᱭᱚᱢ ᱛᱟᱭᱚᱢ ᱢᱤᱫ ᱫᱤᱱ ᱛᱮᱦᱚᱸᱭ ᱥᱟᱶᱟᱭ ᱟᱵᱚᱱ ᱜᱮᱭᱟ ᱴᱷᱤᱠ ᱜᱮᱭᱟ ᱛᱮᱦᱮᱧ ᱫᱚ ᱱᱤᱝᱠᱟᱹ ᱫᱷᱟᱨᱟ ᱜᱮᱵᱚᱱ ᱜᱟᱯᱟᱞ ᱢᱟᱨᱟᱜᱼᱟ ᱦᱩᱰᱤᱧ ᱫᱷᱟᱨᱟ ᱵᱷᱤᱰᱭᱳ ᱜᱤᱧ ᱵᱮᱱᱟᱣ ᱟᱠᱟᱫᱼᱟ ᱛᱟᱵᱚ ᱟᱨ ᱱᱚᱝᱠᱟ ᱜᱮ ᱱᱟᱦᱟᱜ ᱟᱨᱦᱚᱸ ᱵᱷᱤᱰᱭᱳ ᱠᱚ ᱵᱮᱱᱟᱣᱟ ᱧᱮᱞ ᱯᱮ ᱛᱟᱵᱚ ᱠᱩᱥᱤᱭᱟᱜ ᱠᱷᱟᱱ ᱯᱮ ᱞᱟᱭᱤᱠ ᱯᱮ ᱥᱮᱭᱟᱨ ᱯᱮ ᱠᱚᱢᱮᱱᱴ ᱯᱮ ᱴᱷᱤᱠ ᱜᱮᱭᱟ ᱛᱮᱦᱮᱧᱟᱜ ᱵᱷᱤᱰᱭᱳ ᱫᱚ ᱱᱚᱰᱮ ᱜᱮᱵᱚᱱ ᱢᱩᱪᱟᱹᱫ ᱠᱟᱜᱼᱟ ᱢᱟ ᱛᱚᱵᱮ ᱥᱟᱱᱟᱢ ᱠᱚ ᱡᱚᱦᱟᱨ ᱜᱮ